ᱨᱮ ᱯᱟᱹᱛᱭᱟᱹᱣ ᱟᱠᱟᱱ ᱫᱩᱞᱟᱹᱲᱤᱭᱟᱹ ᱜᱚᱜᱚ ᱵᱟᱵᱟ ᱟᱨ ᱵᱚᱭᱦᱟ ᱢᱤᱥᱨᱟ ᱠᱚ ᱥᱟᱱᱟᱢ ᱠᱚ ᱡᱤᱥᱩ ᱧᱩᱛᱩᱢ ᱛᱮ ᱡᱤᱥᱩ ᱢᱟᱨᱟᱝ ᱛᱮᱦᱮᱧᱟᱜ ᱵᱷᱟᱹᱜᱤ ᱥᱚᱢᱵᱟᱫ ᱫᱚ ᱱᱤᱴ ᱠᱟᱱᱟ ᱢᱟᱹᱛᱤᱭᱟᱜ ᱵᱷᱟᱹᱜᱤ ᱥᱚᱢᱵᱟᱫ ᱵᱟᱭᱤᱥ ᱦᱟᱹᱴᱤᱧ ᱪᱚᱝᱛᱨᱤᱥ ᱠᱟᱹᱞᱤ ᱠᱷᱚᱱ ᱪᱚᱞᱞᱤᱥ ᱠᱟᱹᱞᱤ ᱫᱷᱟᱹᱵᱤᱡ ᱟᱨ ᱵᱚᱦᱚᱜ ᱠᱟᱛᱷᱟ ᱫᱚ ᱚᱞ ᱠᱟᱱᱟ ᱥᱟᱱᱟᱢ ᱠᱷᱚᱱ ᱢᱟᱨᱟᱝ ᱦᱩᱠᱩᱢ ᱯᱷᱟᱹᱨᱤᱥᱤ ᱠᱚᱫᱚ ᱡᱤᱥᱩ ᱥᱟᱹᱫᱩᱠᱤ ᱠᱚᱭ ᱨᱚᱲ ᱥᱤᱠᱩᱵ ᱠᱮᱫ ᱠᱚᱣᱟ ᱢᱮᱱᱛᱮ ᱠᱚ ᱟᱸᱡᱚᱢ ᱠᱮᱫ ᱠᱷᱟᱱ ᱠᱚ ᱨᱤᱭᱟᱹᱣ ᱡᱩᱴᱟᱹᱣ ᱮᱱᱟ ᱟᱨ ᱩᱱᱠᱩ ᱢᱩᱫᱽ ᱨᱮᱱ ᱢᱤᱫᱴᱮᱱ ᱟᱹᱱ ᱯᱚᱸᱰᱤᱛ ᱩᱱᱤ ᱵᱤᱰᱟᱹᱣᱮ ᱞᱟᱹᱜᱤᱫ ᱠᱩᱞᱤ ᱠᱮᱫᱮᱭᱟ ᱮᱱᱫᱟ ᱜᱩᱨᱩ ᱟᱹᱱ ᱨᱮ ᱥᱟᱱᱟᱢ ᱠᱷᱚᱱ ᱢᱟᱨᱟᱝ ᱦᱩᱠᱩᱢ ᱫᱚ ᱚᱠᱟᱴᱟᱜ ᱠᱟᱱᱟ ᱡᱤᱥᱩᱭᱮ ᱢᱮᱱ ᱠᱮᱫᱟ ᱟᱢᱟᱜ ᱜᱚᱴᱟ ᱚᱱᱛᱚᱨ ᱛᱮ ᱟᱨ ᱟᱢᱟᱜ ᱜᱚᱴᱟ ᱡᱤᱣᱤ ᱛᱮ ᱟᱨ ᱟᱢᱟᱜ ᱜᱚᱴᱟ ᱢᱚᱱᱮᱛᱮ ᱯᱨᱚᱵᱷᱩ ᱟᱢᱨᱮᱱ ᱤᱥᱥᱚᱨ ᱫᱩᱞᱟᱹᱲᱮᱢ ᱱᱚᱣᱟ ᱜᱮ ᱥᱟᱱᱟᱢ ᱠᱷᱚᱱ ᱢᱟᱨᱟᱝ ᱟᱨ ᱯᱟᱹᱦᱤᱞ ᱦᱩᱠᱩᱢ ᱫᱚ ᱫᱚᱥᱟᱨᱟᱜ ᱫᱚ ᱱᱚᱣᱟ ᱞᱮᱠᱟᱱ ᱜᱮᱭᱟ ᱟᱢ ᱟᱰᱮᱯᱟᱥᱮ ᱨᱮᱱ ᱠᱚ ᱟᱯᱱᱟᱨ ᱞᱮᱠᱟ ᱫᱩᱞᱟᱹᱲ ᱠᱚᱢ ᱱᱚᱣᱟ ᱠᱤᱱ ᱵᱟᱨᱭᱟ ᱦᱩᱠᱩᱢ ᱨᱮᱜᱮ ᱜᱚᱴᱟ ᱟᱹᱱ ᱟᱨ ᱱᱟᱹᱵᱤ ᱠᱚ ᱴᱮᱦᱟᱰ ᱟᱠᱟᱱᱟ ᱱᱚᱣᱟ ᱜᱮ ᱯᱨᱚᱵᱷᱩᱣᱟᱜ ᱵᱷᱟᱹᱜᱤ ᱥᱚᱢᱵᱟᱫ ᱫᱚ